ᱠᱚ ᱞᱟᱹᱭᱫᱟ ᱟᱨ ᱤᱧ ᱴᱷᱮᱡ ᱟᱹᱰᱤ ᱟᱭᱢᱟ ᱜᱟᱱ ᱠᱟᱛᱷᱟ ᱟᱸᱡᱚᱢ ᱦᱤᱡᱩᱜ ᱠᱟᱱᱟ ᱟᱪᱪᱷᱟ ᱢᱤᱫᱴᱮᱱ ᱠᱟᱛᱷᱟ ᱞᱟᱹᱞᱟᱹᱭ ᱥᱟᱱᱟᱭᱤᱧ ᱠᱟᱱᱟ ᱵᱟᱝ ᱥᱚᱫᱚᱨ ᱞᱮᱠᱷᱟᱡ ᱦᱚᱸ ᱵᱟᱝ ᱟᱪᱪᱷᱟ ᱡᱚᱛᱚ ᱦᱚᱲ ᱵᱚᱱ ᱵᱟᱲᱟᱭ ᱜᱮᱭᱟ ᱟᱵᱚᱣᱟᱜ ᱟᱯᱱᱟᱨᱟᱜ ᱟᱹᱨᱤᱪᱟᱹᱞᱤ ᱢᱮᱱᱛᱮ ᱠᱤᱪᱷᱩ ᱢᱮᱱᱟᱜᱼᱟ ᱛᱚ ᱡᱟᱦᱟᱸ ᱟᱹᱨᱤᱪᱟᱹᱞᱤ ᱫᱚ ᱥᱮᱫᱟᱭ ᱦᱟᱯᱲᱟᱢ ᱠᱚᱠᱚ ᱵᱮᱱᱟᱣ ᱦᱚᱴᱚ ᱞᱮᱫᱟ ᱡᱮᱢᱚᱱ ᱵᱟᱦᱟ ᱥᱚᱨᱦᱟᱭ ᱫᱟᱸᱥᱟᱭ ᱠᱟᱨᱟᱢ ᱟᱨᱦᱚᱸ ᱟᱭᱢᱟ ᱟᱭᱢᱟ ᱛᱚ ᱱᱚᱝᱠᱟ ᱜᱮ ᱢᱤᱫᱴᱮᱱ ᱟᱝᱜᱤᱠ ᱢᱮᱱᱟᱜ ᱛᱟᱵᱚᱱᱟ ᱡᱚᱠᱷᱚᱱ ᱠᱩᱲᱤ ᱠᱚᱲᱟ ᱠᱚ ᱵᱟᱯᱞᱟᱜᱼᱟ ᱥᱮᱵᱚᱱ ᱵᱟᱯᱞᱟ ᱠᱚᱣᱟ ᱛᱚᱠᱷᱚᱱ ᱟᱵᱚ ᱢᱤᱫᱴᱮᱱ ᱢᱟᱱᱣᱟ ᱪᱷᱟᱢᱰᱟ ᱞᱟᱛᱟᱨ ᱛᱟᱦᱮᱱ ᱛᱟᱵᱚᱱᱟ ᱛᱚ ᱱᱚᱝᱠᱟ ᱞᱮᱠᱟ ᱜᱮ ᱡᱚᱠᱷᱚᱱ ᱠᱚᱲᱟ ᱯᱚᱠᱠᱷᱚ ᱵᱟᱹᱨᱭᱟᱹᱛ ᱠᱚ ᱪᱟᱞᱟᱜᱼᱟ ᱠᱩᱲᱤ ᱜᱤᱫᱽᱨᱟᱹ ᱚᱲᱟᱜ ᱛᱮ ᱛᱚᱠᱷᱚᱱ ᱢᱟᱰᱣᱟ ᱞᱟᱛᱟᱨ ᱨᱮ ᱪᱷᱟᱢᱰᱟ ᱞᱟᱛᱟᱨ ᱨᱮ ᱢᱤᱫᱴᱮᱱ ᱥᱟᱹᱜᱟᱹᱭ ᱢᱮᱱᱟᱜᱼᱟ ᱡᱟᱦᱟᱸ ᱥᱟᱹᱜᱟᱹᱭ ᱫᱚ ᱠᱚ ᱞᱟᱹᱭ ᱞᱮᱠᱟ ᱠᱟᱨᱟᱢᱰᱟᱹᱨ ᱥᱮ ᱥᱟᱸᱜᱟᱛ ᱥᱟᱹᱜᱟᱹᱭ ᱟᱨᱚ ᱚᱱᱠᱟ ᱵᱷᱮᱫ ᱢᱮᱱᱟᱜ ᱛᱟᱵᱚᱱᱟ ᱚᱱᱟ ᱠᱚᱧ ᱵᱟᱫ ᱠᱟᱫᱟ ᱡᱮᱢᱚᱱ ᱵᱟᱞᱟᱭᱟ ᱥᱟᱹᱜᱟᱹᱭ ᱛᱚ ᱱᱚᱝᱠᱟ ᱪᱷᱟᱢᱰᱟ ᱞᱟᱛᱟᱨ ᱨᱮᱭᱟᱜ ᱢᱤᱫᱴᱮᱱ ᱥᱮᱨᱮᱧ ᱥᱮᱨᱮᱧ ᱞᱮᱫᱟ ᱢᱟᱰᱣᱟ ᱞᱟᱛᱟᱨ ᱨᱮ ᱪᱷᱟᱢᱰᱟ ᱞᱟᱛᱟᱨ ᱨᱮ ᱛᱚᱠᱚᱭ ᱱᱟᱫᱮᱨ ᱞᱮᱫᱟ ᱜᱩᱸᱰᱟᱹ ᱵᱩᱥᱩᱵ ᱚᱱᱟ ᱜᱩᱸᱰᱟᱹ ᱵᱩᱥᱩᱵ ᱞᱮᱵᱮᱫ ᱛᱮᱜᱮ ᱠᱚᱞᱥᱟ ᱛᱮᱜᱮ ᱦᱤᱰᱜᱤ ᱰᱤᱜᱤᱨ ᱦᱤᱰᱜᱤ ᱰᱤᱜᱤᱨ ᱦᱟᱹᱨᱭᱟᱹᱲ ᱜᱮ ᱫᱟᱹᱵᱤ ᱜᱟᱥᱤᱧ ᱡᱟᱱᱟᱢ ᱱᱟᱪᱚᱭ ᱛᱚ ᱛᱚᱠᱷᱚᱱ ᱢᱤᱫᱴᱮᱱ ᱚᱬᱦᱮ ᱦᱩᱭᱩᱜᱼᱟ ᱡᱮᱢᱚᱱ ᱢᱟᱹᱫᱟᱹᱲᱤᱭᱟᱹ ᱱᱟᱪᱚᱱᱤᱭᱟᱹ ᱢᱤᱫᱴᱮᱱ ᱚᱬᱦᱮ ᱦᱩᱭᱩᱜᱼᱟ ᱠᱩᱢᱟᱹᱝ ᱠᱩᱲᱤ ᱠᱩᱢᱟᱹᱝ ᱠᱚᱲᱟ ᱡᱮᱢᱚᱱ ᱚᱲᱦᱮ ᱦᱩᱭᱩᱜᱼᱟ ᱱᱚᱣᱟ ᱫᱚ ᱢᱤᱫᱴᱮᱱ ᱞᱟᱸᱫᱟ ᱥᱟᱹᱜᱟᱹᱭ ᱢᱤᱫᱴᱮᱱ ᱡᱤᱱᱤᱥ ᱠᱟᱱᱟ ᱱᱚᱣᱟ ᱠᱤᱱᱛᱩ ᱟᱵᱚ ᱟᱹᱨᱤᱪᱟᱹᱞᱤ ᱨᱮᱭᱟᱜ ᱢᱤᱫᱴᱮᱱ ᱚᱝᱜᱚ ᱠᱟᱱ ᱛᱟᱵᱚᱱᱟ ᱛᱚ ᱚᱱᱠᱟ ᱞᱮᱠᱟ ᱛᱮᱜᱮ ᱢᱤᱫᱴᱮᱱ ᱥᱚᱜᱚᱭ ᱤᱧ ᱞᱟᱹᱭ ᱞᱮᱫᱟ ᱱᱚᱣᱟ ᱥᱚᱜᱚᱭ ᱫᱚ ᱤᱧ ᱦᱚᱸ ᱟᱹᱰᱤ ᱟᱭᱢᱟ ᱫᱤᱱ ᱠᱷᱚᱱ ᱤᱧ ᱪᱮᱫ ᱟᱹᱜᱩ ᱟᱠᱟᱫᱟ ᱥᱮᱧ ᱵᱟᱲᱟᱭ ᱠᱟᱱ ᱛᱟᱦᱮᱸ ᱚᱱᱟᱧ ᱥᱚᱜᱚᱭ ᱟᱠᱟᱫᱟ ᱡᱮ ᱢᱩᱪᱟᱹᱫ ᱠᱩᱲᱤ ᱠᱚ ᱦᱟᱰᱮ ᱠᱟ ᱫᱷᱟᱲᱟᱭ ᱫᱷᱟᱲᱟᱭ ᱱᱚᱣᱟ ᱫᱚ ᱢᱤᱫᱴᱮᱱ ᱞᱟᱢᱚᱴ ᱠᱟᱱᱟ ᱱᱚᱣᱟ ᱫᱚ ᱥᱤᱨᱤᱭᱟᱥ ᱡᱤᱱᱤᱥ ᱫᱚ ᱵᱟᱝ ᱠᱟᱱᱟ ᱱᱚᱣᱟ ᱫᱚ ᱢᱤᱫᱴᱮᱱ ᱠᱟᱹᱴᱤᱡ ᱯᱟᱨᱟ ᱢᱤᱫᱴᱮᱱ ᱚᱝᱜᱚ ᱠᱟᱱᱟ ᱚᱱᱟᱧ ᱥᱟᱵ ᱫᱚᱦᱚ ᱟᱠᱟᱫᱟ ᱠᱤᱱᱛᱩ ᱮᱭ ᱱᱤᱭᱮ ᱡᱮ ᱨᱚᱛᱷᱤᱱ ᱠᱤᱥᱠᱩ ᱵᱚᱭᱠᱚᱴ ᱨᱚᱛᱷᱤᱱ ᱠᱤᱥᱠᱩ ᱨᱤᱯ ᱱᱚᱣᱟ ᱫᱚ ᱪᱮᱫᱟᱜ ᱦᱩᱭᱩᱜ ᱠᱟᱱᱟ ᱵᱚᱭᱦᱟ ᱵᱟᱹᱧ ᱵᱩᱡᱷᱟᱹᱣ ᱫᱟᱲᱮᱭᱟᱜ ᱠᱟᱱᱟ ᱟᱨ ᱡᱩᱫᱤ ᱱᱚᱣᱟ ᱵᱟᱹᱲᱤᱡ ᱡᱩᱫᱤ ᱦᱩᱭᱩᱜ ᱠᱟᱱ ᱠᱷᱟᱡ ᱛᱟᱦᱞᱮ ᱤᱧ ᱢᱤᱫᱴᱮᱱ ᱠᱚᱥᱪᱮᱱ ᱤᱧ ᱫᱚᱦᱚᱭᱮᱫᱟ ᱤᱧ ᱢᱤᱫᱴᱮᱱ ᱫᱤᱥᱚᱢ ᱯᱮᱲᱟ ᱴᱷᱮᱱ ᱠᱩᱠᱞᱤᱧ ᱫᱚᱦᱚᱭᱮᱫᱟ ᱛᱟᱦᱞᱮ ᱟᱵᱚᱣᱟᱜ ᱟᱹᱨᱤᱪᱟᱹᱞᱤ ᱟᱵᱚᱣᱟᱜ ᱚᱬᱦᱮ ᱟᱵᱚᱣᱟᱜ ᱵᱟᱦᱟ ᱟᱵᱚᱣᱟᱜ ᱯᱚᱨᱚᱵᱽ ᱛᱟᱦᱞᱮ ᱱᱚᱣᱟ ᱠᱤ ᱟᱵᱚ ᱵᱟᱵᱚᱱ ᱠᱩᱥᱤᱭᱟᱜ ᱠᱟᱱᱟ ᱦᱮᱸ ᱠᱤᱱᱛᱩ ᱱᱤᱭᱟᱹ ᱦᱚᱸ ᱞᱟᱹᱞᱟᱹᱭ ᱥᱟᱱᱟᱧ ᱠᱟᱱᱟ ᱡᱩᱫᱤ ᱱᱚᱣᱟ ᱥᱚᱜᱚᱭ ᱢᱮᱱ ᱰᱷᱮᱨ ᱠᱟᱭ ᱛᱮᱫᱚ ᱜᱚᱜᱚ ᱛᱟᱠᱚ ᱟᱨ ᱵᱤᱴᱤ ᱛᱟᱠᱚ ᱡᱩᱫᱤ ᱫᱩᱠ ᱯᱮ ᱵᱩᱡᱷᱟᱹᱣ ᱠᱟᱜ ᱠᱷᱟᱡ ᱟᱯᱮ ᱴᱷᱮᱱ ᱠᱷᱚᱢᱟᱧ ᱠᱷᱚᱡᱚᱜ ᱠᱟᱱᱟ ᱮᱡ ᱟᱯᱮ ᱨᱮᱱ ᱜᱤᱫᱽᱨᱟᱹ ᱞᱮᱠᱟ ᱮᱡ ᱟᱯᱮ ᱨᱮᱱ ᱦᱚᱯᱚᱱ ᱞᱮᱠᱟ ᱟᱯᱮ ᱨᱮᱱ ᱵᱚᱭᱦᱟ ᱞᱮᱠᱟ ᱟᱯᱮ ᱴᱷᱮᱱ ᱴᱷᱤᱠ ᱤᱠᱟᱹᱧ ᱠᱷᱚᱡᱚᱜ ᱠᱟᱱᱟ ᱠᱤᱱᱛᱩ ᱡᱟᱦᱟᱸᱭ ᱱᱚᱣᱟ ᱵᱷᱤᱰᱤᱭᱳ ᱠᱚ ᱵᱷᱟᱭᱨᱟᱞ ᱫᱟ ᱤᱧ ᱛᱤᱧ ᱥᱮᱨᱮᱧ ᱠᱟᱫᱟ ᱟᱹᱫᱤᱵᱟᱹᱥᱤ ᱥᱚᱢᱟᱡᱽ ᱵᱚᱭᱦᱟ ᱟᱞᱩ ᱥᱮᱨᱮᱢ ᱦᱤᱨᱠᱟᱹ ᱤᱧ ᱦᱚᱸ ᱯᱮᱲᱟ ᱫᱟᱫᱟᱧ ᱥᱟᱱᱛᱷᱟᱞ ᱠᱟᱱᱟ ᱛᱤᱨᱮ ᱧᱮᱞᱚᱜ ᱛᱟᱢᱟ ᱥᱤᱠᱟᱹ ᱢᱮᱱᱟᱜ ᱛᱟᱢᱟ ᱫᱟᱫᱟ ᱥᱟᱱᱛᱷᱟᱲ ᱞᱮᱠᱮ ᱥᱚᱱᱟ ᱥᱟᱱᱛᱷᱟᱞ ᱥᱚᱢᱟᱡᱽ ᱟᱞᱚᱢ ᱦᱤᱨᱠᱟᱹ ᱡᱩᱫᱤ ᱥᱚᱱᱟ ᱥᱟᱱᱛᱷᱟᱞ ᱥᱚᱢᱟᱡᱽ ᱤᱧ ᱦᱤᱨᱠᱟᱹ ᱠᱚᱣᱟ ᱡᱩᱫᱤ ᱠᱩᱲᱤ ᱜᱤᱫᱽᱨᱟᱹᱧ ᱱᱮᱜᱞᱮᱴ ᱠᱮ ᱠᱚᱣᱟ ᱪᱮᱫᱟᱜ ᱤᱧ ᱥᱮᱨᱮᱧ ᱞᱮᱫᱟ ᱡᱚᱞᱮ ᱜᱷᱟᱴᱮ ᱵᱤᱴᱤ ᱯᱩᱠᱩᱨᱩ ᱜᱷᱟᱴᱮ ᱦᱚᱲ ᱠᱚ ᱨᱮᱞᱮ ᱵᱤᱴᱤ ᱵᱟᱭᱢᱟᱱ ᱵᱟᱭᱢᱟᱱ ᱛᱚᱠᱷᱚᱱ ᱤᱧ ᱟᱱᱥᱟᱨ ᱤᱧ ᱞᱟᱹᱭᱫᱟ ᱤᱧᱟᱹᱜ ᱠᱚᱢᱯᱳᱡᱤᱥᱚᱱ ᱠᱟᱱᱟ ᱵᱟᱭᱢᱟᱱ ᱫᱚᱧ ᱵᱟᱝ ᱠᱟᱱᱟ ᱚᱞᱚᱜ ᱦᱚᱧ ᱥᱮᱬᱟ ᱠᱟᱱᱟ ᱠᱚᱞᱮᱡᱽ ᱦᱚᱧ ᱪᱟᱞᱟᱜ ᱠᱟᱱᱟ ᱥᱟᱱᱛᱟᱞ ᱥᱚᱢᱟᱡᱽ ᱦᱚᱪᱚᱧ ᱥᱩᱥᱟᱹᱨ ᱠᱟᱱᱟ ᱪᱮᱫᱟᱜ ᱤᱧ ᱞᱟᱹᱭ ᱠᱮᱫᱟ ᱵᱚᱭᱦᱟ ᱛᱟᱦᱞᱮ ᱱᱚᱣᱟ ᱛᱚ ᱵᱟᱯᱮ ᱵᱷᱟᱭᱨᱟᱞ ᱞᱮᱫᱟ ᱟᱨᱦᱚᱸ ᱞᱟᱹᱭ ᱥᱟᱱᱟᱧ ᱠᱟᱱᱟ ᱥᱤᱫᱩ ᱠᱟᱹᱱᱩ ᱧᱩᱛᱩᱢ ᱛᱮ ᱢᱤᱫᱴᱮᱱ ᱦᱤᱨᱞᱟᱹ ᱠᱟᱛᱮ ᱢᱤᱫᱴᱮᱱ ᱵᱤᱨᱟᱴ ᱠᱚᱢᱯᱳᱡᱤᱥᱚᱱ ᱤᱧ ᱩᱰᱩᱠ ᱞᱮᱫᱟ ᱵᱷᱟᱨᱚᱛ ᱫᱤᱥᱚᱢ ᱛᱟᱞᱟᱨᱮ ᱥᱟᱱᱛᱷᱟᱞ ᱯᱟᱨᱜᱟᱱᱟ ᱨᱮ ᱥᱤᱫᱩ ᱠᱟᱹᱱᱩ ᱦᱩᱞ ᱫᱟᱫᱟ ᱥᱟᱰᱮ ᱟᱸᱡᱚᱢ ᱞᱮᱱ ᱟᱛᱳ ᱟᱛᱳ ᱫᱟᱬᱟ ᱠᱟᱛᱮ ᱥᱟᱨᱡᱚᱢ ᱰᱟᱹᱨ ᱜᱚᱜ ᱠᱟᱛᱮ ᱥᱤᱫᱩ ᱠᱟᱹᱱᱩ ᱦᱩᱞ ᱵᱟᱹᱭᱥᱤ ᱦᱩᱞ ᱠᱤᱱ ᱦᱚᱦᱚᱭ ᱞᱮᱫ ᱚᱠᱚᱨ ᱟᱵᱚᱣᱟᱜ ᱛᱚ ᱤᱛᱤᱦᱟᱥ ᱯᱟᱛᱟ ᱨᱮ ᱦᱟᱡᱟᱨ ᱦᱟᱡᱟᱨ ᱯᱟᱛᱟ ᱵᱟᱹᱱᱩᱜ ᱛᱟᱵᱚᱱᱟ ᱠᱤᱱᱛᱩ ᱤᱧᱟᱹᱜ ᱯᱟᱹᱛᱭᱟᱹᱣ ᱢᱮᱱᱟᱜᱼᱟ ᱤᱧᱟᱹᱜ ᱥᱮᱨᱮᱧ ᱫᱚ ᱥᱩᱫᱷᱩ ᱞᱟᱢᱚᱴ ᱫᱚ ᱵᱟᱝ ᱛᱟᱦᱮᱸ ᱠᱟᱱᱟ ᱤᱧᱟᱹᱜ ᱥᱮᱨᱮᱧ ᱫᱚ ᱥᱩᱫᱷᱩ ᱜᱚᱴᱟ ᱧᱤᱫᱟᱹ ᱰᱤᱜᱤᱨ ᱰᱤᱜᱤᱨ ᱦᱚᱲ ᱦᱚᱯᱚᱱ ᱫᱷᱩᱲᱤ ᱰᱤᱜᱞᱟᱹᱣ ᱟᱛᱮ ᱠᱚ ᱮᱱᱮᱡᱼᱟ ᱚᱱᱟ ᱮᱥᱠᱟᱨ ᱫᱚ ᱵᱟᱝ ᱤᱧᱟᱹᱜ ᱥᱮᱨᱮᱧ ᱢᱟᱱᱮ ᱞᱟᱹᱲᱦᱟᱹᱭ ᱡᱟᱦᱟᱸ ᱞᱟᱹᱲᱦᱟᱹᱭ ᱫᱚ ᱵᱟᱝᱞᱟᱫᱮᱥ ᱨᱮ ᱢᱤᱫᱴᱮᱱ ᱟᱹᱰᱤ ᱢᱟᱨᱟᱝ ᱪᱷᱚᱸᱭ ᱧᱟᱢ ᱠᱟᱫᱟ ᱡᱚᱠᱷᱚᱱ ᱮᱢᱯᱤ ᱤᱞᱮᱠᱥᱚᱱ ᱤᱧ ᱪᱟᱞᱟᱣ ᱞᱮᱱᱟ ᱛᱚᱠᱷᱚᱱ ᱮᱢᱯᱤ ᱥᱟᱛᱮ ᱜᱟᱞᱢᱟᱨᱟᱣ ᱦᱩᱭ ᱞᱮᱱᱟ ᱧᱟᱯᱟᱢ ᱦᱩᱭ ᱞᱮᱱᱟ ᱛᱚᱠᱷᱚᱱᱤᱧ ᱞᱟᱹᱭ ᱞᱮᱫᱟ ᱟᱵᱚ ᱦᱚᱲ ᱦᱚᱯᱚᱱᱟᱜ ᱢᱤᱫᱴᱮᱱ ᱟᱹᱭᱫᱟᱹᱨᱤ ᱫᱚᱦᱚ ᱦᱩᱭᱩᱜᱼᱟ ᱚᱱᱟ ᱟᱹᱭᱫᱟᱹᱨᱤ ᱫᱚ ᱪᱮᱫ ᱢᱤᱫᱴᱮᱱ ᱥᱤᱫᱩ ᱠᱟᱹᱱᱩᱣᱟᱜ ᱢᱩᱴᱷᱟᱹᱱ ᱱᱚᱰᱮ ᱵᱮᱱᱟᱣ ᱦᱩᱭᱩᱜᱼᱟ ᱵᱮᱱᱟᱣ ᱦᱩᱭ ᱠᱟᱱᱟ ᱵᱚᱭᱦᱟ ᱟᱯᱮ ᱯᱮ ᱵᱟᱲᱟᱭᱟ ᱥᱮ ᱵᱟᱯᱮ ᱵᱟᱲᱟᱭᱟ ᱵᱷᱤᱰᱤᱭᱳ ᱨᱮᱦᱚᱸ ᱟᱲᱟᱜ ᱞᱮᱫᱟ ᱠᱟᱹᱴᱤᱡ ᱯᱟᱨᱟ ᱫᱤᱱᱟᱡᱽᱯᱩᱨ ᱰᱤᱥᱴᱨᱤᱠᱴ ᱨᱮ ᱪᱚᱞᱞᱤᱥ ᱯᱷᱩᱴ ᱪᱮᱛᱟᱱ ᱨᱮ ᱥᱤᱫᱩ ᱠᱟᱹᱱᱩ ᱟᱜ ᱥᱟᱨᱟ ᱛᱮᱠᱤᱱ ᱛᱤᱸᱜᱩ ᱠᱟᱱ ᱛᱟᱵᱚᱱᱟ ᱱᱚᱣᱟ ᱛᱚ ᱵᱟᱯᱮ ᱵᱷᱟᱭᱨᱟᱞ ᱞᱮᱫᱟ ᱢᱚᱦᱮᱥᱯᱩᱨ ᱨᱮ ᱟᱨᱦᱚᱸ ᱥᱤᱫᱩ ᱠᱟᱹᱱᱩ ᱠᱤᱱ ᱵᱮᱱᱟᱜ ᱠᱟᱱᱟ ᱟᱨᱦᱚᱸ ᱢᱤᱫᱴᱮᱱ ᱡᱟᱭᱜᱟ ᱵᱟᱝᱞᱟᱫᱮᱥ ᱨᱮᱭᱟᱜ ᱡᱟᱭᱜᱟ ᱨᱮ ᱟᱹᱰᱤ ᱢᱟᱨᱟᱝ ᱢᱤᱫᱴᱮᱱ ᱢᱟᱹᱡᱷᱤ ᱛᱷᱟᱱ ᱵᱮᱱᱟᱜ ᱠᱟᱱᱟ ᱦᱩᱫᱤᱥ ᱫᱟᱲᱮᱭᱟᱜ ᱵᱚᱱ ᱡᱟᱦᱟᱸ ᱨᱮ ᱦᱚᱲ ᱠᱚ ᱱᱤᱨᱡᱟᱛᱚᱱᱚᱜ ᱠᱟᱱᱟ ᱚᱱᱠᱟᱱ ᱡᱟᱭᱜᱟ ᱨᱮ ᱱᱚᱝᱠᱟᱱᱟᱜ ᱢᱤᱫᱴᱮᱱ ᱡᱟᱭᱜᱟ ᱚᱸᱰᱮ ᱪᱟᱞᱟᱣ ᱠᱟᱛᱮ ᱥᱮᱨᱮᱧ ᱜᱟᱹᱠᱷᱩᱲᱤᱭᱟᱹ ᱦᱤᱥᱟᱹᱵ ᱛᱮ ᱥᱮᱨᱮᱧ ᱵᱤᱯᱞᱚᱵᱤ ᱦᱤᱥᱟᱹᱵ ᱛᱮ ᱚᱱᱟ ᱱᱚᱝᱠᱟᱱ ᱢᱤᱫᱴᱮᱱ ᱡᱟᱭᱜᱟ ᱵᱮᱱᱟᱣ ᱠᱟᱱᱟ ᱦᱩᱫᱤᱥᱚᱜ ᱛᱟᱵᱚᱱ ᱯᱮ ᱫᱤᱥᱚᱢ ᱯᱮᱲᱟ ᱟᱨ ᱤᱧ ᱞᱟᱹᱭᱟ ᱱᱚᱝᱠᱟ ᱯᱟᱨᱥᱚᱱᱟᱞ ᱮᱴᱮᱠ ᱡᱮᱱᱚ ᱵᱟᱝ ᱦᱩᱭᱩᱜ ᱛᱟᱵᱚᱱ ᱟᱨ ᱡᱩᱫᱤᱧ ᱵᱟᱹᱲᱤᱡ ᱠᱟᱜ ᱠᱷᱟᱡ ᱤᱧᱟᱹᱜ ᱯᱟᱨᱥᱚᱱᱟᱞ ᱱᱟᱢᱵᱟᱨ ᱢᱮᱱᱟᱜᱼᱟ ᱤᱭᱩᱴᱩᱵᱽ ᱨᱮ ᱱᱟᱢᱵᱟᱨ ᱢᱮᱱᱟᱜ ᱛᱤᱧᱟᱹ ᱤᱧ ᱥᱟᱛᱮ ᱜᱟᱞᱢᱟᱨᱟᱣ ᱯᱮ ᱫᱟᱫᱟ ᱱᱚᱣᱟᱢ ᱵᱟᱹᱲᱤᱡ ᱠᱮᱫᱟ ᱟᱨ ᱡᱩᱫᱤᱧ ᱵᱟᱹᱲᱤᱡ ᱠᱟᱜ ᱠᱷᱟᱡ ᱡᱟᱦᱟᱸᱭ ᱵᱟᱹᱲᱤᱡ ᱯᱮ ᱢᱟᱱᱮ ᱩᱱᱠᱩ ᱤᱧ ᱥᱟᱛᱮ ᱜᱟᱞᱢᱟᱨᱟᱣ ᱯᱮ ᱥᱚᱨᱟᱥᱚᱨᱤ ᱟᱵᱚᱣᱟᱜ ᱥᱚᱢᱟᱡᱽ ᱠᱟᱱᱟ ᱟᱵᱚᱣᱟᱜ ᱥᱟᱱᱛᱟᱞ ᱯᱟᱨᱜᱟᱱᱟ ᱠᱟᱱᱟ ᱟᱵᱚᱣᱟᱜ ᱟᱹᱨᱤᱪᱟᱹᱞᱤ ᱠᱟᱱᱟ ᱪᱮᱫᱟᱜ ᱵᱚᱭᱦᱟ ᱱᱚᱝᱠᱟ ᱯᱟᱨᱥᱚᱱᱟᱞ ᱮᱴᱮᱠ ᱛᱟᱦᱚᱞᱮ ᱟᱵᱚ ᱟᱹᱨᱤᱪᱟᱹᱞᱤ ᱵᱟᱵᱚᱱ ᱠᱷᱚᱡᱚᱜ ᱠᱟᱱᱟ ᱟᱵᱚ ᱵᱚᱱ ᱠᱷᱚᱡᱚᱜ ᱠᱟᱱᱟ ᱵᱟᱯᱞᱟ ᱥᱟᱢᱱᱟ ᱞᱟᱛᱟᱨ ᱨᱮ ᱰᱤᱡᱮ ᱮᱱᱮᱡ ᱠᱟᱛᱮ ᱮᱱᱮᱡ ᱦᱩᱭᱩᱜᱼᱟ ᱛᱟᱦᱚᱞᱮ ᱚᱠᱟᱜ ᱛᱟᱵᱚᱱ ᱟᱵᱚᱣᱟᱜ ᱛᱩᱢᱫᱟᱜ ᱴᱟᱢᱟᱠ ᱛᱤᱨᱭᱟᱹ ᱵᱟᱱᱟᱢ ᱟᱵᱚᱣᱟᱜ ᱞᱟᱪᱷᱟᱲ ᱞᱟᱢᱚᱴ ᱟᱵᱚᱣᱟᱜ ᱵᱟᱞᱟᱭ ᱡᱚᱦᱟᱨ ᱚᱠᱟᱜ ᱛᱟᱵᱚᱱᱟ ᱛᱟᱦᱚᱞᱮ ᱟᱯᱮ ᱠᱤ ᱦᱩᱫᱤᱥ ᱛᱟᱵᱚᱱ ᱯᱮ ᱱᱚᱣᱟ ᱠᱚ ᱫᱚᱦᱚᱭᱟ ᱵᱚᱱ ᱥᱮ ᱵᱟᱵᱚᱱ ᱫᱚᱦᱚᱭᱟ ᱦᱩᱫᱤᱥ ᱛᱟᱵᱚᱱ ᱯᱮ ᱵᱚᱭᱦᱟ ᱟᱵᱚ ᱟᱹᱨᱤᱪᱟᱹᱞᱤ ᱦᱩᱫᱤᱥ ᱛᱟᱵᱚᱱ ᱯᱮ ᱵᱚᱭᱦᱟ ᱟᱵᱚᱣᱟᱜ ᱰᱚᱵᱚᱜ ᱡᱚᱦᱟᱨ ᱥᱮᱨᱮᱧ ᱠᱟᱹᱫᱟᱹᱧ ᱮ ᱵᱤᱴᱤ ᱦᱚᱯᱚᱱ ᱵᱤᱴᱤ ᱟᱞᱚᱢ ᱞᱟᱸᱫᱟᱭ ᱠᱷᱤᱴᱤ ᱠᱷᱤᱴᱤ ᱥᱮᱨᱮᱧ ᱠᱟᱹᱫᱟᱹᱧ ᱡᱟᱹᱛ ᱯᱟᱹᱨᱥᱤ ᱵᱤᱴᱤ ᱵᱤᱞᱚᱢᱚᱜ ᱠᱟᱱ ᱥᱟᱱᱛᱟᱲ ᱥᱚᱢᱟᱡᱽ ᱨᱮ ᱰᱚᱵᱚᱜ ᱡᱚᱦᱟᱨ ᱥᱟᱱᱛᱟᱲ ᱥᱚᱢᱟᱡᱽ ᱨᱮ ᱨᱚᱲ ᱞᱟᱸᱫᱟ ᱥᱟᱱᱛᱟᱲ ᱥᱚᱢᱟᱡᱽ ᱨᱮ ᱮᱱᱮᱡ ᱥᱮᱨᱮᱧ ᱚᱠᱚᱨ ᱛᱚ ᱵᱟᱯᱮ ᱵᱷᱟᱭᱨᱟᱞ ᱞᱮᱫᱟ ᱪᱮᱫᱟᱜ ᱵᱚᱭᱦᱟ ᱯᱟᱨᱥᱚᱱᱟᱞ ᱮᱴᱮᱠ ᱛᱟᱵᱚᱱ ᱢᱤᱫᱴᱮᱱ ᱟᱨᱴᱤᱥᱴ ᱪᱮᱛᱟᱱ ᱨᱮ ᱟᱨ ᱡᱩᱫᱤ ᱵᱷᱟᱭᱨᱟᱞᱚᱜᱼᱟ ᱵᱷᱟᱜᱤ ᱡᱤᱱᱤᱥ ᱵᱷᱟᱭᱨᱟᱞ ᱛᱟᱵᱚᱱ ᱯᱮ

ᱫᱤᱠᱩ ᱥᱚᱢᱟᱡᱽ ᱨᱮᱧ ᱵᱩᱡᱷᱟᱹᱣ ᱦᱚᱪᱚ ᱠᱟᱜ ᱠᱚᱣᱟ ᱥᱩᱫᱷᱩ ᱟᱯᱮᱭᱟᱜ ᱫᱚ ᱵᱟᱹᱱᱩᱜᱼᱟ ᱟᱞᱮᱭᱟᱜ ᱦᱚᱸ ᱢᱮᱱᱟᱜᱼᱟ ᱛᱟᱦᱞᱮ ᱦᱩᱫᱤᱥᱚᱜ ᱛᱟᱵᱚᱱ ᱯᱮ ᱟᱨ ᱱᱚᱝᱠᱟ ᱵᱟᱹᱲᱤᱡ ᱡᱤᱱᱤᱥ ᱥᱚᱢᱟᱡᱽ ᱨᱮ ᱵᱟᱝ ᱯᱨᱚᱪᱟᱨ ᱞᱮᱠᱷᱟᱡ ᱜᱮ ᱵᱷᱟᱜᱮ ᱦᱩᱭᱩᱜᱼᱟ ᱡᱩᱫᱤ ᱵᱟᱹᱲᱤᱡ ᱯᱮ ᱢᱚᱱᱮᱭᱮᱫᱟ ᱤᱧ ᱫᱚ ᱵᱟᱹᱲᱤᱡ ᱫᱚ ᱵᱟᱹᱧ ᱢᱚᱱᱮᱣ ᱠᱟᱫᱟ ᱟᱨ ᱡᱩᱫᱤ ᱡᱟᱦᱟᱸᱭ ᱜᱚ ᱟᱨ ᱵᱟᱵᱟ ᱟᱨ ᱵᱚᱭᱦᱟ ᱢᱤᱥᱨᱟ ᱠᱚ ᱱᱚᱣᱟ ᱤᱧᱟᱹᱜ ᱥᱚᱜᱚᱭ ᱟᱸᱡᱚᱢ ᱛᱮ ᱫᱩᱠ ᱯᱮ ᱵᱩᱡᱷᱟᱹᱣ ᱠᱟᱜ ᱠᱷᱟᱡ ᱤᱧ ᱟᱯᱮ ᱴᱷᱮᱡ ᱤᱠᱟᱹᱧ ᱠᱷᱚᱡᱚᱜ ᱠᱟᱱᱟ ᱵᱚᱭᱦᱟ ᱟᱨ ᱢᱤᱫ ᱫᱷᱟᱣ ᱛᱚᱵᱮ ᱟᱯᱮᱭᱟᱜ ᱫᱩᱞᱟᱹᱲ ᱟᱯᱮᱭᱟᱜ ᱟᱨᱫᱟᱥ ᱟᱵᱚ ᱥᱚᱢᱟᱡᱽ ᱨᱮᱭᱟᱜ ᱠᱟᱛᱷᱟ ᱦᱟᱯᱲᱟᱢ ᱠᱚᱣᱟᱜ ᱠᱟᱛᱷᱟ ᱯᱤᱞᱪᱩ ᱦᱟᱲᱟᱢ ᱯᱤᱞᱪᱩ ᱵᱩᱲᱦᱤᱭᱟᱜ ᱱᱚᱣᱟ ᱫᱷᱟᱹᱨᱛᱤ ᱟᱵᱚᱣᱟᱜ ᱟᱹᱨᱤᱪᱟᱹᱞᱤ ᱢᱤᱫᱴᱮᱡ ᱠᱟᱛᱷᱟ ᱜᱮ ᱞᱟᱹᱭ ᱥᱟᱱᱟᱧ ᱠᱟᱱᱟ ᱥᱮᱨᱮᱧ ᱜᱮ ᱛᱚᱞ ᱢᱮᱱᱟᱜ ᱛᱟᱵᱚᱱᱟ ᱟᱵᱚᱱᱟᱜ ᱥᱟᱱᱛᱟᱞ ᱥᱚᱢᱟᱡᱽ ᱠᱟᱨᱚᱱ ᱟᱵᱚᱣᱟᱜ ᱠᱳᱱᱳ ᱤᱛᱤᱦᱟᱥ ᱵᱟᱹᱱᱩᱜᱼᱟ ᱯᱟᱛᱟᱨ ᱚᱞ ᱵᱟᱹᱱᱩᱜᱼᱟ ᱥᱟᱱᱟᱢ ᱜᱮ ᱟᱵᱚᱣᱟᱜ ᱥᱮᱨᱮᱧ ᱨᱮ ᱛᱚᱞ ᱠᱟᱛᱮ ᱦᱟᱯᱲᱟᱢ ᱠᱚᱴᱷᱮ ᱯᱚᱨᱚᱢᱯᱚᱨᱟ ᱯᱚᱨᱚᱢᱯᱚᱨᱟ ᱵᱚᱱ ᱪᱮᱫ ᱟᱹᱜᱩᱭᱮᱫᱟ ᱚᱱᱠᱟ ᱞᱮᱠᱟ ᱛᱮᱜᱮ ᱱᱚᱣᱟ ᱥᱚᱜᱚᱭ ᱥᱟᱢᱱᱟ ᱞᱟᱛᱟᱨᱤᱧ ᱪᱮᱫ ᱞᱮᱫᱟ ᱚᱱᱟᱧ ᱞᱟᱹᱭ ᱥᱚᱫᱚᱨ ᱠᱟᱫᱟ ᱢᱤᱫᱴᱮᱱ ᱡᱟᱭᱜᱟ ᱨᱮ ᱦᱚᱭᱛᱳ ᱟᱵᱮᱜ ᱠᱟᱛᱮ ᱛᱚᱵᱮ ᱟᱨ ᱢᱤᱫ ᱫᱷᱟᱣᱤᱧ ᱞᱟᱹᱭᱫᱟ ᱦᱩᱫᱤᱥᱚᱜ ᱛᱟᱵᱚᱱ ᱯᱮ ᱯᱟᱨᱥᱚᱱᱟᱞ ᱟᱞᱚᱵᱚᱱ ᱮᱴᱟᱠᱚᱜ ᱢᱟ ᱵᱟᱹᱲᱤᱡ ᱠᱟᱛᱷᱟ ᱵᱟᱵᱚᱱ ᱨᱚᱲ ᱢᱟ ᱠᱟᱨᱚᱱ ᱤᱧ ᱯᱟᱨᱥᱚᱱᱟᱞᱤ ᱤᱧᱟᱹᱜ ᱢᱟᱭᱟᱝ ᱨᱮᱦᱚᱸ ᱟᱵᱚᱣᱟᱜ ᱟᱹᱫᱤᱢ ᱡᱟᱹᱛᱤ ᱥᱟᱱᱛᱟᱞ ᱦᱚᱯᱚᱱᱟᱜ ᱜᱮ ᱢᱟᱭᱟᱝ ᱢᱮᱱᱟᱜᱼᱟ ᱛᱤᱥ ᱦᱚᱸ ᱵᱟᱹᱧ ᱠᱷᱚᱡᱚᱜᱼᱟ ᱟᱵᱚᱣᱟᱜ ᱥᱚᱢᱟᱡᱽ ᱤᱧᱟᱹᱜ ᱥᱮᱨᱮᱧ ᱛᱟᱞᱟᱛᱮ ᱵᱟᱹᱲᱤᱡ ᱪᱚᱱ ᱛᱤᱥ ᱦᱚᱸ ᱵᱟᱹᱧ ᱠᱷᱚᱡᱚᱜᱼᱟ ᱤᱧᱟᱹᱜ ᱥᱮᱨᱮᱧ ᱛᱟᱞᱟᱛᱮ ᱡᱟᱦᱟᱸᱭ ᱫᱩᱠ ᱠᱚ ᱥᱚᱫᱚᱨ ᱢᱟ ᱛᱤᱥ ᱦᱚᱸ ᱵᱟᱹᱧ ᱠᱷᱚᱡᱚᱜᱼᱟ ᱤᱧ ᱥᱚᱢᱟᱡᱽ ᱤᱧ ᱵᱟᱹᱲᱤᱡ ᱢᱟ ᱟᱨ ᱵᱤᱴᱤ ᱜᱤᱫᱽᱨᱟᱹ ᱛᱟᱠᱚ ᱞᱟᱹᱜᱤᱫ ᱛᱤᱱᱟᱹᱜ ᱤᱧ ᱥᱮᱨᱮᱧ ᱠᱟᱫᱟ ᱢᱟᱹᱭᱮ ᱡᱟᱱᱟᱢᱮᱱ ᱛᱚᱣᱟ ᱵᱟᱦᱟᱧ ᱨᱚᱦᱚᱭ ᱞᱮ ᱢᱟᱹᱭᱮ ᱦᱟᱨᱟᱭᱮᱱ ᱵᱟᱦᱟ ᱥᱟᱲᱮᱱ ᱢᱟᱹᱭ ᱠᱩᱧ ᱤᱫᱤ ᱤᱫᱤ ᱱᱟᱹᱭ ᱯᱟᱨᱚᱢ ᱜᱟᱸᱜᱟ ᱯᱟᱨᱚᱢ ᱢᱟᱹᱭ ᱫᱚᱭ ᱨᱩᱣᱟᱹᱲᱟ ᱥᱮ ᱵᱟᱭ ᱨᱩᱣᱟᱹᱲᱟ ᱨᱩᱣᱟᱹᱲ ᱜᱤᱭᱟᱹᱧ ᱫᱟᱫᱟ ᱵᱚᱪᱷᱚᱨ ᱵᱚᱪᱷᱚᱨ ᱵᱟᱫᱽ ᱨᱮ ᱮᱢᱟᱢ ᱜᱤᱭᱟᱹᱧ ᱫᱟᱫᱟ ᱞᱚᱴᱟ ᱨᱮ ᱫᱟᱜ ᱛᱤᱱᱟᱹᱜ ᱟᱭᱢᱟᱧ ᱥᱮᱨᱮᱧ ᱠᱟᱫᱟ ᱥᱟᱥᱟᱝ ᱥᱟᱹᱲᱤ ᱵᱟᱸᱫᱮ ᱠᱟᱛᱮ ᱟᱢᱟᱢ ᱥᱟᱡᱟᱣ ᱟᱠᱟᱱ ᱫᱟᱹᱣᱲᱟᱹ ᱪᱮᱛᱟᱱ ᱥᱚᱱᱟ ᱥᱟᱝᱠᱟ ᱛᱮᱢ ᱥᱟᱡᱟᱣ ᱟᱠᱟᱱ ᱵᱤᱴᱤ ᱨᱮ ᱨᱩᱯᱟᱹ ᱢᱟᱞᱟ ᱛᱮᱢ ᱥᱟᱡᱟᱣ ᱟᱠᱟᱱ ᱵᱤᱴᱤ ᱨᱮ ᱟᱢ ᱫᱚᱢ ᱪᱟᱞᱟᱜ ᱠᱟᱱᱟ ᱡᱩᱨᱤ ᱡᱩᱛᱟᱹ ᱟᱹᱰᱤ ᱢᱟᱨᱟᱝ ᱠᱚᱢᱯᱳᱡᱤᱥᱚᱱ ᱛᱟᱦᱮᱸ ᱠᱟᱱᱟ ᱥᱤᱵᱩ ᱥᱚᱨᱮᱱᱟᱜ ᱞᱤᱨᱤᱠᱥ ᱛᱟᱦᱞᱮ ᱦᱩᱫᱤᱥᱚᱜ ᱛᱟᱵᱚᱱ ᱯᱮ ᱟᱹᱰᱤ ᱟᱹᱰᱤ ᱟᱭᱢᱟ ᱥᱮᱨᱮᱧ ᱜᱟᱭᱱᱟᱦᱟᱨ ᱠᱚ ᱨᱟᱠᱟᱵ ᱠᱟᱱᱟ ᱵᱷᱚᱵᱤᱥᱥᱚᱛ ᱨᱮ ᱱᱚᱝᱠᱟ ᱡᱮᱱᱚ ᱵᱟᱝ ᱦᱩᱭᱩᱜ ᱚᱱᱠᱟ ᱡᱩᱱᱤᱭᱟᱨ ᱟᱨᱴᱤᱥᱴ ᱠᱚ ᱡᱮᱱᱚ ᱵᱟᱝ ᱵᱚ ᱮᱴᱮᱠ ᱠᱚ ᱦᱩᱫᱤᱥ ᱟᱵᱚᱱ ᱛᱷᱚᱲᱟ ᱵᱷᱟᱵᱽᱱᱟ ᱟᱵᱚᱱ ᱛᱷᱚᱲᱟ ᱟᱵᱚᱣᱟᱜ ᱥᱚᱢᱟᱡᱽ ᱨᱮ ᱟᱹᱨᱤᱪᱟᱹᱞᱤ ᱟᱵᱚ ᱜᱮ ᱵᱟᱧᱪᱟᱣ ᱦᱩᱭᱩᱜ ᱛᱟᱵᱚᱱᱟ ᱟᱵᱚᱣᱟᱜ ᱟᱛᱳ ᱴᱚᱞᱟ ᱟᱵᱚᱣᱟᱜ ᱨᱚᱲ ᱞᱟᱸᱫᱟ ᱟᱵᱚᱣᱟᱜ ᱚᱞᱚᱜ ᱯᱟᱲᱦᱟᱜ ᱟᱵᱚᱣᱟᱜ ᱥᱚᱢᱟᱡᱽ ᱟᱵᱚ ᱜᱮ ᱵᱟᱧᱪᱟᱣ ᱦᱩᱭᱩᱜ ᱛᱟᱵᱚᱱᱟ ᱚᱱᱟᱜᱤᱧ ᱢᱮᱱᱟ ᱟᱨ ᱢᱤᱫ ᱫᱷᱚᱢ ᱱᱚᱝᱠᱟ ᱵᱟᱹᱲᱤᱡ ᱵᱷᱤᱰᱤᱭᱳ ᱟᱞᱚᱯᱮ ᱵᱷᱟᱭᱨᱟᱞ ᱛᱟᱵᱚᱱᱟ ᱟᱨ ᱡᱩᱫᱤᱧ ᱵᱟᱹᱲᱤᱡ ᱠᱟᱜ ᱠᱷᱟᱡ ᱫᱤᱥᱚᱢ ᱯᱮᱲᱟ ᱴᱷᱮᱡ ᱤᱧ ᱤᱠᱟᱹᱧ ᱠᱷᱚᱡᱚᱜ ᱠᱟᱱᱟ ᱠᱤᱱᱛᱩ ᱟᱨ ᱢᱤᱫ ᱫᱚᱢ ᱠᱩᱠᱞᱤ ᱥᱟᱱᱟᱭᱮᱫᱤᱧᱟ ᱡᱩᱫᱤ ᱟᱵᱚ ᱥᱚᱢᱟᱡᱽ ᱵᱚᱱ ᱠᱷᱚᱡᱚᱜ ᱠᱟᱱ ᱠᱷᱟᱡ ᱛᱟᱦᱞᱮ ᱟᱵᱚ ᱟᱹᱨᱤᱪᱟᱹᱞᱤ ᱟᱵᱚ ᱢᱟᱹᱡᱷᱤ ᱯᱟᱨᱜᱟᱱᱟ ᱟᱵᱚ ᱵᱟᱦᱟ ᱟᱵᱚ ᱥᱚᱨᱦᱟᱭ ᱟᱵᱚ ᱫᱟᱥᱟᱢ ᱟᱵᱚ ᱠᱟᱨᱟᱢ ᱟᱨᱦᱚᱸ ᱡᱟᱦᱟᱸ ᱠᱚ ᱢᱮᱱᱟᱜ ᱛᱟᱵᱚᱱᱟ ᱱᱚᱣᱟ ᱠᱚ ᱟᱵᱚ ᱵᱚᱱ ᱥᱟᱵ ᱫᱚᱦᱚᱭ ᱢᱟ ᱛᱟᱦᱞᱮ ᱱᱚᱣᱟ ᱡᱩᱫᱤ ᱵᱚᱱ ᱥᱟᱵ ᱫᱚᱦᱚᱭᱟ ᱛᱟᱦᱞᱮ ᱟᱵᱚ ᱵᱚᱱ ᱛᱟᱦᱮᱱᱟ ᱟᱵᱚ ᱵᱚᱱ ᱵᱟᱧᱪᱟᱜᱼᱟ ᱛᱚ ᱵᱚᱭᱦᱟ ᱟᱨ ᱢᱤᱫ ᱫᱚᱢ ᱤᱧ ᱥᱮᱫ ᱠᱷᱚᱡ ᱟᱹᱰᱤ ᱟᱹᱰᱤ ᱜᱩᱱᱢᱟᱱ ᱟᱨ ᱢᱟᱱᱚᱛ ᱡᱚᱦᱟᱨᱤᱧ ᱵᱟᱲᱟᱭ ᱦᱚᱪᱚᱭᱮᱫ ᱯᱮᱭᱟ ᱱᱚᱣᱟ ᱵᱷᱤᱰᱤᱭᱳ ᱡᱚᱛᱚ ᱦᱚᱲ ᱥᱮᱭᱟᱨ ᱛᱟᱵᱚᱱ ᱯᱮ ᱟᱨ ᱢᱤᱫ ᱫᱚᱢ ᱡᱩᱫᱤᱧ ᱵᱟᱹᱲᱤᱡ ᱠᱟᱜ ᱠᱷᱟᱡ ᱟᱨᱦᱚᱸ ᱟᱯᱮ ᱴᱷᱮᱡ ᱤᱠᱟᱹᱧ ᱠᱷᱚᱡᱚᱜ ᱠᱟᱱᱟ ᱡᱚᱦᱟᱨ